ᱵᱷᱟᱫᱚᱨ ᱵᱚᱸᱜᱟᱭ ᱧᱤᱨᱮᱱ ᱫᱟᱸᱥᱟᱭ ᱵᱚᱸᱜᱟᱭ ᱵᱚᱞᱚᱭᱮᱱ ᱫᱟᱸᱥᱟᱭ ᱮᱱᱮᱡ ᱠᱚᱲᱟ ᱠᱚᱦᱚᱸ ᱠᱚ ᱜᱩᱨᱞᱟᱹ ᱵᱚᱞᱚᱭᱮᱱ ᱟᱹᱛᱩ ᱟᱹᱛᱩ ᱫᱟᱸᱥᱟᱭ ᱮᱱᱮᱡ ᱟᱹᱜᱩ ᱠᱟᱛᱮᱫ ᱛᱚ ᱱᱚᱣᱟ ᱫᱟᱸᱥᱟᱭ ᱮᱱᱮᱡ ᱫᱚ ᱯᱟᱹᱦᱤᱞ ᱟᱹᱜᱤᱞ ᱦᱟᱯᱲᱟᱢ ᱠᱷᱚᱱ ᱜᱮ ᱢᱮᱱᱟᱜᱼᱟ ᱢᱮᱱᱛᱮ ᱦᱚᱸ ᱠᱚ ᱢᱮᱱ ᱦᱚᱪᱚ ᱟᱠᱟᱫᱼᱟ ᱟᱨ ᱱᱚᱣᱟ ᱫᱟᱸᱥᱟᱭ ᱮᱱᱮᱡ ᱫᱚ ᱟᱵᱚ ᱞᱟᱲᱠᱟ ᱥᱟᱱᱛᱟᱲ ᱠᱚᱣᱟᱜ ᱠᱟᱱᱟ ᱢᱮᱱᱛᱮ ᱦᱚᱸ ᱠᱚ ᱢᱮᱱ ᱦᱚᱪᱚ ᱟᱠᱟᱫᱼᱟ ᱫᱮᱞᱟ ᱵᱚᱱ ᱛᱚᱵᱮ ᱚᱠᱟ ᱞᱮᱠᱟ ᱫᱟᱸᱥᱟᱭ ᱠᱚ ᱮᱱᱮᱡ ᱠᱟᱱᱟ ᱚᱱᱟ ᱜᱮ ᱡᱚᱛᱚ ᱦᱚᱲ ᱛᱮᱜᱮ ᱵᱚᱱ ᱧᱮᱞ ᱧᱚᱜᱟ

ᱟᱫᱚ ᱱᱚᱜᱼᱚᱭ ᱫᱟᱸᱥᱟᱭ ᱮᱱᱮᱡ ᱠᱚᱫᱚ ᱵᱚᱱ ᱧᱮᱞ ᱠᱮᱜᱼᱟ ᱡᱚᱛᱚ ᱜᱮ ᱢᱮᱫ ᱯᱮᱨᱮᱡ ᱟᱨ ᱞᱩᱛᱩᱨ ᱯᱮᱨᱮᱡ ᱦᱚᱸ ᱵᱚᱱ ᱟᱸᱡᱚᱢ ᱠᱮᱜᱼᱟ ᱟᱹᱰᱤ ᱵᱷᱟᱹᱜᱤ ᱟᱹᱰᱤ ᱱᱟᱯᱟᱭ ᱜᱮ ᱮᱱᱮᱡ ᱠᱮᱜᱼᱟ ᱠᱚ ᱥᱮᱨᱮᱧ ᱠᱮᱜᱼᱟ ᱠᱚ ᱛᱚ ᱟᱹᱰᱤ ᱱᱟᱯᱟᱭ ᱜᱮ ᱵᱩᱡᱷᱟᱹᱣ ᱮᱱᱟ ᱛᱚ ᱛᱮᱦᱮᱧ ᱱᱚᱣᱟ ᱟᱹᱛᱩ ᱨᱮᱱ ᱜᱤᱫᱽᱨᱟᱹ ᱯᱤᱫᱽᱨᱟᱹ ᱠᱚᱦᱚᱸ ᱱᱚᱣᱟ ᱮᱱᱮᱡ ᱥᱮᱨᱮᱧ ᱧᱮᱞ ᱛᱮ ᱟᱹᱰᱤ ᱨᱟᱹᱥᱠᱟᱹ ᱠᱚ ᱵᱩᱡᱷᱟᱹᱣ ᱠᱮᱜᱼᱟ ᱟᱨ ᱠᱚ ᱢᱮᱱᱮᱜᱼᱟ ᱥᱟᱹᱨᱤ ᱜᱮ ᱱᱚᱣᱟ ᱫᱚ ᱟᱵᱚ ᱥᱟᱱᱛᱟᱲ ᱥᱚᱢᱟᱡᱽ ᱨᱮᱱᱟᱜ ᱮᱱᱮᱡ ᱥᱮᱨᱮᱧ ᱜᱮ ᱟᱞᱮ ᱫᱚ ᱛᱮᱦᱮᱧ ᱜᱮᱞᱮ ᱧᱮᱞᱮᱜᱼᱟ ᱱᱚᱣᱟ ᱮᱱᱮᱡ ᱥᱮᱨᱮᱧ ᱫᱚ ᱱᱚᱣᱟ ᱠᱟᱛᱷᱟ ᱦᱚᱸᱠᱚ ᱢᱮᱱᱮᱜᱼᱟ ᱛᱚ ᱫᱮᱞᱟ ᱵᱚᱱ ᱛᱚᱵᱮ ᱱᱩᱭ ᱫᱟᱸᱥᱟᱭ ᱮᱱᱮᱡ ᱜᱩᱨᱩ ᱵᱟᱵᱟ ᱴᱷᱮᱱ ᱜᱮ ᱱᱚᱣᱟ ᱠᱟᱛᱷᱟ ᱵᱚᱱ ᱟᱸᱡᱚᱢᱟ ᱫᱟᱸᱥᱟᱭ ᱫᱚ ᱪᱮᱫ ᱠᱷᱟᱹᱛᱤᱨ ᱵᱚᱱ ᱮᱱᱮᱡ ᱠᱟᱱᱟ ᱟᱨ ᱱᱚᱣᱟ ᱫᱟᱸᱥᱟᱭ ᱮᱱᱮᱡ ᱵᱟᱵᱚᱫ ᱛᱮᱜᱮ ᱠᱤᱪᱷᱤ ᱫᱚᱵᱚᱱ ᱠᱩᱞᱤᱭᱮᱭᱟ ᱟᱪᱪᱷᱟ ᱜᱚᱢᱠᱮ ᱟᱹᱵᱤᱱ ᱜᱮ ᱯᱟᱞᱮ ᱫᱟᱸᱥᱟᱭ ᱮᱱᱮᱡ ᱨᱤᱱ ᱜᱩᱨᱩ ᱫᱚ ᱛᱚ ᱛᱮᱦᱮᱧ ᱱᱚᱣᱟ ᱠᱟᱛᱷᱟ ᱟᱹᱵᱤᱱ ᱴᱷᱮᱱ ᱠᱷᱚᱱ ᱢᱤᱫᱴᱟᱝ ᱵᱟᱰᱟᱭ ᱥᱟᱱᱟᱭᱮᱫ ᱞᱤᱧᱟᱹ ᱛᱚ ᱱᱚᱣᱟ ᱫᱟᱸᱥᱟᱭ ᱮᱱᱮᱡ ᱵᱤᱥᱚᱭ ᱛᱮ ᱠᱤᱪᱷᱩ ᱵᱤᱱ ᱟᱸᱡᱚᱢ ᱟᱵᱚᱱᱟ ᱦᱩᱱᱟᱹᱝ ᱱᱚᱣᱟ ᱢᱟ ᱟᱹᱰᱤ ᱥᱮᱫᱟᱭ ᱠᱷᱚᱱ ᱜᱚᱲᱚᱢ ᱵᱟᱵᱟ ᱛᱮᱠᱚ ᱨᱮᱱ ᱟᱡ ᱜᱚᱲᱚᱢ ᱵᱟᱵᱟ ᱛᱮᱠᱚ ᱠᱚ ᱧᱮᱞ ᱟᱹᱜᱩ ᱞᱮᱫᱟ ᱟᱭᱳ ᱠᱚ ᱵᱟᱵᱟ ᱠᱚ ᱟᱞᱮ ᱚᱲᱟᱜ ᱛᱟᱵᱚ ᱫᱚ ᱦᱩᱭᱩᱜ ᱠᱟᱱᱟ ᱢᱟᱦᱟᱵᱤᱨᱟᱹ ᱰᱚᱢᱵᱨᱩ ᱥᱟᱭ ᱟᱨ ᱱᱚᱣᱟ ᱫᱷᱚᱨᱚᱢ ᱨᱮᱱᱟᱜ ᱟᱞᱮ ᱞᱮ ᱠᱩᱥᱤ ᱟᱠᱟᱫᱟ ᱥᱮᱫᱟᱭ ᱠᱷᱚᱱ ᱟᱭᱳ ᱵᱟᱵᱟ ᱛᱮᱠᱚ ᱱᱚᱣᱟᱛᱮ ᱫᱤᱥᱚᱢ ᱠᱚ ᱵᱮᱱᱟᱣ ᱞᱮᱫ ᱵᱤᱨ ᱵᱩᱨᱩ ᱠᱚ ᱨᱟᱹᱯᱩᱫ ᱠᱟᱛᱮ ᱚᱲᱟᱜ ᱫᱩᱣᱟᱹᱨ ᱠᱚ ᱵᱮᱱᱟᱣ ᱞᱮᱫ ᱜᱮᱭᱟ ᱫᱷᱚᱨᱚᱢ ᱢᱟ ᱚᱱᱠᱟ ᱱᱚᱣᱟ ᱫᱷᱚᱨᱚᱢ ᱚᱱᱟ ᱫᱷᱚᱨᱚᱢ ᱛᱮ ᱨᱮᱦᱚᱸ ᱚᱠᱚᱭᱟᱜ ᱵᱷᱟᱜᱽᱭᱚ ᱢᱮᱱᱟᱜ ᱟᱠᱟᱫᱟ ᱡᱟᱦᱟᱸ ᱞᱮᱠᱟᱱ ᱫᱷᱚᱨᱚᱢ ᱛᱮ ᱪᱟᱞᱟᱜ ᱨᱮᱦᱚᱸ ᱜᱮ ᱜᱩᱡᱩᱜ ᱜᱮᱭᱟ ᱜᱩᱡᱩᱜ ᱟᱫᱚ ᱡᱚᱱᱢᱚ ᱢᱮᱱᱟᱜ ᱢᱟᱱᱮ ᱜᱩᱡᱩᱜ ᱫᱚ ᱢᱮᱱᱟᱜ ᱜᱮᱭᱟ ᱟᱞᱮ ᱡᱚᱛᱚ ᱦᱚᱲ ᱥᱟᱱᱛᱟᱲ ᱠᱩᱲᱤ ᱟᱨ ᱡᱮ ᱵᱟᱝᱠᱷᱟᱱ ᱞᱟᱲᱠᱟ ᱠᱚ ᱡᱮ ᱟᱵᱚ ᱥᱮᱫᱟᱭ ᱫᱚ ᱥᱟᱱᱛᱟᱲ ᱞᱟᱲᱠᱟ ᱛᱮᱜᱮ ᱠᱤᱱ ᱥᱟᱵ ᱟᱹᱜᱩ ᱞᱮᱫ ᱛᱟᱦᱮᱸᱫ ᱱᱚᱣᱟ ᱫᱚ ᱮᱱᱠᱷᱟᱱ ᱱᱚᱣᱟ ᱫᱷᱚᱨᱚᱢ ᱫᱚ ᱟᱞᱮᱭᱟᱜ ᱥᱩᱢᱩᱝ ᱦᱚᱸ ᱵᱟᱝᱟ ᱥᱮ ᱥᱟᱱᱛᱟᱲ ᱠᱚᱣᱟᱜ ᱥᱩᱢᱩᱝ ᱦᱚᱸ ᱵᱟᱝᱟ ᱱᱚᱣᱟ ᱫᱚ ᱥᱟᱱᱛᱟᱲ ᱞᱟᱲᱠᱟ ᱛᱮᱜᱮ ᱥᱮᱫᱟᱭ ᱠᱤᱱ ᱫᱟᱥᱟᱸᱭ ᱦᱚᱪᱚ ᱞᱮᱫ ᱠᱚᱣᱟ ᱫᱷᱚᱨᱚᱢ ᱜᱩᱨᱩ ᱥᱤᱫᱽ ᱜᱩᱨᱩ ᱥᱤᱫᱮ ᱜᱩᱨᱩ ᱠᱟᱹᱢᱨᱩ ᱜᱩᱨᱩ ᱡᱚᱛᱚ ᱜᱩᱨᱩ ᱠᱚᱠᱚ ᱢᱮᱛᱟ ᱠᱚᱣᱟ ᱮᱱᱠᱷᱟᱱ ᱟᱞᱮ ᱩᱱᱠᱩ ᱜᱚᱲᱚᱢ ᱵᱟᱵᱟ ᱛᱟᱠᱚ ᱪᱮ ᱵᱟᱵᱟ ᱨᱮᱱ ᱠᱚ ᱧᱮᱞ ᱠᱟᱛᱮ ᱜᱮ ᱟᱞᱮ ᱱᱮᱛᱟᱨ ᱟᱵᱚ ᱵᱟᱨᱭᱟ ᱡᱟᱹᱛᱤ ᱨᱮᱱ ᱡᱟᱦᱟᱸ ᱛᱤᱥ ᱵᱮᱲᱟ ᱨᱮ ᱱᱩᱠᱩ ᱧᱮᱞ ᱦᱚᱪᱚ ᱠᱚᱜᱮ ᱟᱞᱮ ᱞᱮ ᱪᱮᱥᱴᱟ ᱟᱠᱟᱫ ᱧᱮᱞ ᱦᱚᱪᱚ ᱠᱚ ᱜᱮᱞᱮ ᱢᱮᱱᱛᱮ ᱚᱱᱟ ᱞᱟᱹᱜᱤᱫ ᱛᱮ ᱟᱞᱮ ᱵᱟᱨᱭᱟ ᱫᱤᱥᱚᱢ ᱛᱟᱵᱚ ᱢᱮᱱ ᱠᱮᱫ ᱠᱷᱟᱱ ᱜᱚᱴᱟ ᱫᱤᱥᱚᱢ ᱨᱮ ᱢᱮᱱᱟᱜ ᱦᱚᱲ ᱫᱚᱠᱚ ᱠᱩᱥᱤᱭᱟᱜᱼᱟ ᱵᱟᱠᱚ ᱠᱩᱥᱤᱭᱟᱜᱼᱟ ᱟᱞᱮ ᱫᱚᱞᱮ ᱫᱟᱥᱟᱸᱭ ᱠᱟᱱᱟ ᱠᱤᱱᱛᱩ ᱱᱚᱣᱟ ᱠᱚ ᱧᱮᱞ ᱠᱟᱛᱮ ᱦᱚᱲ ᱠᱚ ᱠᱩᱥᱤᱜ ᱨᱮᱦᱚᱸ ᱠᱚ ᱵᱟᱝ ᱠᱚ ᱟᱹᱲᱤᱥᱚᱜ ᱨᱮᱦᱚᱸ ᱠᱚ ᱟᱞᱮ ᱫᱚ ᱱᱚᱣᱟ ᱫᱷᱚᱨᱚᱢ ᱫᱚ ᱵᱟᱞᱮ ᱵᱟᱹᱜᱤᱭᱟ ᱢᱮᱱᱛᱮ ᱞᱮ ᱪᱮᱥᱴᱟ ᱟᱠᱟᱫ ᱜᱮᱭᱟ ᱟᱨ ᱞᱮ ᱪᱮᱥᱴᱟᱭ ᱜᱮᱭᱟ ᱢᱟᱲᱟᱝ ᱥᱮᱫ ᱪᱟᱞᱟᱜ ᱜᱮᱭᱟ ᱞᱮ ᱵᱟᱞᱮ ᱵᱟᱹᱜᱤ ᱜᱮᱭᱟ ᱱᱚᱣᱟ ᱟᱪᱪᱷᱟ ᱱᱚᱣᱟ ᱫᱚ ᱛᱟᱨᱢᱟᱱᱮ ᱟᱹᱵᱤᱱᱟᱜ ᱟᱸ, ᱞᱟᱹᱭ ᱞᱮᱠᱟᱛᱮ ᱠᱷᱟᱱ ᱫᱚ ᱯᱚᱨᱚᱢᱯᱚᱨᱟ ᱯᱟᱹᱦᱤᱞ ᱮ, ᱥᱮᱫᱟᱭ ᱟᱹᱜᱤᱞ ᱦᱟᱯᱲᱟᱢ ᱠᱷᱚᱱ ᱜᱮᱠᱚ ᱟ, ᱵᱮᱱᱟᱣ ᱟᱹᱜᱩ ᱟᱠᱟᱫ ᱟᱨ ᱵᱟᱝ ᱠᱚ ᱫᱚᱦᱚ ᱟᱹᱜᱩ ᱟᱠᱟᱫ ᱠᱚ ᱟᱵᱚ ᱥᱟᱱᱛᱟᱲ ᱞᱟᱲᱠᱟ ᱠᱚ ᱟ, ᱢ, ᱵᱷᱤᱛᱟᱹᱨ ᱨᱮᱭᱟᱜ ᱱᱚᱣᱟ ᱮᱱᱮᱡ ᱥᱮᱨᱮᱧ ᱫᱚ ᱟᱵᱚᱣᱟᱜ ᱠᱟᱱ ᱜᱮᱭᱟ ᱢᱮᱱᱛᱮ ᱟᱹᱵᱤᱱ ᱵᱤᱱ ᱢᱮᱱᱮᱫᱼᱟ ᱦᱳᱭ ᱧᱮᱞ ᱟᱹᱜᱩ ᱟᱠᱟᱫ ᱞᱤᱧ ᱟᱹᱞᱤᱧ ᱦᱚᱸ ᱥᱮᱫᱟᱭ ᱨᱮ ᱵᱟᱵᱟ ᱛᱮᱠᱚ ᱟᱨ ᱟᱭᱳ ᱛᱟᱠᱚ ᱠᱚ ᱥᱮᱫᱟᱭ ᱨᱮᱱ ᱜᱚᱲᱚᱢ ᱵᱟᱵᱟ ᱛᱟᱠᱚ ᱱᱚᱝᱠᱟ ᱠᱚ ᱮᱱᱮᱡ ᱞᱮᱫ ᱛᱟᱦᱮᱸᱫ ᱟᱵᱚ ᱫᱚ ᱱᱚᱣᱟ ᱵᱟᱨᱭᱟ ᱡᱟᱹᱛᱤ ᱛᱮᱜᱮ ᱟᱛᱨᱟ ᱫᱷᱟᱹᱨᱤᱡ ᱵᱚ ᱟᱹᱜᱩ ᱟᱠᱟᱫ ᱛᱮ ᱟᱛᱨᱟ ᱫᱚᱵᱚ ᱧᱮᱞ ᱟᱠᱟᱫ ᱟᱛᱨᱟ ᱦᱚᱲ ᱫᱚ ᱵᱟᱠᱚ ᱧᱮᱞᱮᱫᱼᱟ ᱱᱮᱛᱟᱨ ᱟᱪᱪᱷᱟ ᱱᱚᱣᱟ ᱫᱚ ᱟᱵᱚ ᱪᱮᱫ ᱠᱷᱟᱹᱛᱤᱨ ᱵᱚᱱ ᱮᱱᱮᱡ ᱠᱟᱱᱟ ᱠᱟᱹᱴᱤᱡ ᱱᱚᱣᱟ ᱫᱚ ᱟᱵᱚ ᱠᱟᱹᱢᱨᱩ ᱜᱩᱨᱩ ᱥᱮᱫᱟᱭ ᱨᱮᱠᱚ ᱢᱮᱱᱮᱫᱼᱟ ᱢᱟᱦᱟᱫᱮᱵᱤ ᱫᱩᱨᱜᱮ ᱚᱱᱟᱛᱮ ᱵᱚᱨᱥᱚ ᱨᱮ ᱢᱤᱫ ᱫᱷᱟᱣ ᱫᱚᱠᱚ ᱮᱱᱮᱡᱟ ᱱᱚᱣᱟ ᱡᱟᱦᱟᱸ ᱛᱤᱱᱟᱹᱜ ᱠᱤᱥᱟᱹᱬ ᱠᱚ ᱨᱮᱦᱚᱸ ᱜᱮ ᱡᱟᱦᱟᱸ ᱛᱤᱱᱟᱹᱜ ᱯᱩᱭᱥᱟᱹ ᱴᱟᱠᱟ ᱛᱟᱦᱮᱱ ᱨᱮᱦᱚᱸ ᱜᱮ ᱴᱟᱠᱟ ᱨᱟᱡᱟ ᱨᱮᱦᱚᱸ ᱜᱮ ᱱᱚᱣᱟ ᱫᱚ ᱟᱵᱚ ᱥᱟᱱᱛᱟᱲ ᱡᱟᱹᱛᱤ ᱨᱮᱫᱚ ᱞᱟᱲᱠᱟ ᱡᱟᱹᱛᱤ ᱨᱮᱫᱚ ᱱᱚᱣᱟ ᱫᱚᱥᱨᱟ ᱵᱚᱸᱜᱟ ᱫᱚ ᱢᱟᱱᱮ ᱮᱱᱮᱡ ᱜᱮᱭᱟ ᱠᱚ ᱫᱟᱸᱥᱟᱭ ᱜᱮᱭᱟ ᱠᱚ ᱱᱚᱣᱟ ᱫᱚ ᱢᱟᱱᱮ ᱟᱹᱛᱩ ᱟᱹᱛᱩ ᱠᱚ ᱫᱟᱬᱟᱱᱟ ᱱᱚᱝᱠᱟ ᱟᱹᱛᱩ ᱟᱹᱛᱩ ᱠᱚ ᱫᱟᱬᱟᱱᱟ ᱟᱨ ᱢᱟᱹᱭ ᱫᱟᱹᱭ ᱛᱟᱠᱚ ᱠᱚ ᱧᱮᱞ ᱦᱚᱪᱚ ᱠᱚᱣᱟ ᱟᱭᱳ ᱵᱟᱵᱟ ᱛᱟᱠᱚ ᱠᱚ ᱧᱮᱞ ᱦᱚᱪᱚ ᱠᱚᱣᱟ ᱟᱫᱚ ᱥᱮᱫᱟᱭ ᱨᱮ ᱛᱟᱵᱚ ᱱᱚᱣᱟ ᱠᱚ ᱮᱛᱚᱦᱚᱵ ᱟᱠᱟᱫ ᱢᱟᱱᱮ ᱟᱞᱮ ᱮᱛᱚᱦᱚᱵ ᱱᱤᱛᱚᱜ ᱵᱟᱞᱮ ᱢᱩᱪᱟᱹᱫ ᱜᱮᱭᱟ ᱢᱮᱫ ᱛᱮ ᱟᱞᱮ ᱜᱩᱡᱩᱜ ᱨᱮᱦᱚᱸ ᱞᱮ ᱟᱫᱚᱜ ᱨᱮᱦᱚᱸ ᱞᱮ ᱵᱟᱵᱟ ᱛᱟᱠᱚ ᱚᱠᱟ ᱠᱚ ᱧᱮᱞ ᱦᱚᱪᱚ ᱟᱠᱟᱫ ᱞᱮ ᱟᱠᱚ ᱦᱟᱥᱟ ᱞᱮ ᱥᱤᱭᱟ ᱢᱟᱱᱮ ᱟᱠᱚᱣᱟᱜ ᱱᱤᱭᱚᱢ ᱦᱚᱸ ᱵᱟᱞᱮ ᱟᱫᱟ ᱟᱹᱰᱤ ᱟᱹᱰᱤ ᱥᱟᱨᱦᱟᱣ ᱛᱚ ᱛᱮᱦᱮᱧ ᱡᱟᱦᱟᱸ ᱞᱮᱠᱟᱱ ᱠᱟᱛᱷᱟ ᱵᱤᱱ ᱞᱟᱹᱭ ᱠᱮᱜᱼᱟ ᱱᱚᱝᱠᱟᱱ ᱠᱟᱛᱷᱟ ᱟᱹᱵᱤᱱᱟᱜ ᱢᱚᱪᱟ ᱠᱷᱚᱱ ᱞᱤᱧ ᱟᱸᱡᱚᱢ ᱠᱮᱜᱼᱟ ᱟᱨ ᱱᱚᱝᱠᱟᱱ ᱠᱟᱛᱷᱟ ᱟᱹᱞᱤᱧ ᱟᱹᱰᱤ ᱡᱟᱭᱜᱟ ᱨᱮᱞᱤᱧ ᱩᱴᱷᱟᱹᱣ ᱠᱟᱱᱟ ᱤᱠᱷᱟᱹᱱ ᱱᱚᱝᱠᱟᱱ ᱟᱹᱜᱤᱞ ᱦᱟᱯᱲᱟᱢ ᱠᱚᱣᱟᱜ ᱯᱟᱨᱟᱵᱽ ᱯᱩᱱᱟᱹᱭ ᱫᱚ ᱠᱚᱢ ᱥᱮ ᱠᱚᱢ ᱠᱚ ᱢᱟᱱᱟᱣᱮᱜᱼᱟ ᱛᱮᱦᱮᱧ ᱟᱹᱞᱤᱧ ᱞᱤᱧ ᱟᱸᱡᱚᱢ ᱠᱮᱜᱼᱟ ᱟᱹᱵᱤᱱᱟᱜ ᱠᱷᱚᱱ ᱡᱮᱦᱮᱛᱩ ᱟᱹᱜᱤᱞ ᱦᱟᱯᱲᱟᱢ ᱠᱚᱣᱟᱜ ᱦᱟᱥᱟ ᱟᱹᱞᱤᱧ ᱱᱤᱛᱚᱜ ᱫᱷᱟᱹᱨᱤᱡ ᱛᱮᱞᱤᱧ ᱥᱤᱭᱮᱜᱼᱟ ᱢᱟᱱᱮ ᱟᱹᱜᱤᱞ ᱦᱟᱯᱲᱟᱢ ᱠᱚ ᱡᱟᱦᱟᱸ ᱨᱟᱡᱽᱱᱤᱛ ᱠᱚ ᱮᱢ ᱟᱠᱟᱜᱼᱟ ᱛᱚ ᱚᱱᱟ ᱨᱟᱡᱽᱱᱤᱛ ᱫᱚ ᱟᱹᱞᱤᱧ ᱵᱟᱹᱞᱤᱧ ᱵᱟᱹᱜᱤᱭᱟ ᱡᱤᱵᱚᱱ ᱪᱟᱞᱟᱜ ᱵᱷᱳᱨ ᱫᱚ ᱛᱚ ᱵᱟᱲᱟᱭᱟᱵᱤᱱ ᱡᱮ ᱱᱚᱣᱟ ᱫᱟᱸᱥᱟᱭ ᱮᱱᱮᱡ ᱫᱚ ᱟᱵᱚ ᱪᱮᱫ ᱠᱷᱟᱹᱛᱤᱨ ᱵᱚᱱ ᱮᱱᱮᱡ ᱠᱟᱱᱟ ᱢᱮᱱᱛᱮ ᱱᱚᱣᱟ ᱠᱤᱪᱷᱤᱴᱟ ᱵᱤᱱ ᱞᱟᱹᱭ ᱫᱟᱲᱮᱭᱟᱜᱼᱟ ᱪᱮᱫ ᱟᱵᱚ ᱱᱚᱣᱟ ᱮᱱᱮᱡ ᱠᱟᱛᱮ ᱪᱮᱫ ᱵᱚᱱ ᱩᱯᱚᱠᱨᱤᱛᱚᱜᱼᱟ ᱪᱮ ᱪᱮᱫ ᱱᱚᱣᱟ ᱚᱱᱠᱟ ᱢᱮᱱᱟᱜᱼᱟ ᱥᱮᱫᱟᱭ ᱨᱮᱱ ᱱᱩᱠᱩ ᱵᱤᱨ ᱨᱮᱱ ᱵᱩᱨᱩ ᱨᱮᱱ ᱢᱟᱨᱟᱝ ᱵᱩᱨᱩ ᱡᱟᱦᱮᱨ ᱟᱭᱳ ᱠᱚ ᱞᱤᱴᱟᱹ ᱠᱚ ᱢᱚᱬᱮ ᱠᱚᱛᱮ ᱱᱩᱠᱩ ᱡᱩ ᱟᱵᱚ ᱫᱟᱸᱥᱟᱭ ᱵᱚᱸᱜᱟ ᱠᱚ ᱡᱟᱦᱟᱸ ᱠᱚ ᱢᱮᱛᱟ ᱠᱚ ᱵᱤᱨ ᱠᱚᱨᱮ ᱵᱩᱨᱩ ᱠᱚᱨᱮ ᱢᱮᱱᱟᱜ ᱠᱚ ᱵᱚᱸᱜᱟ ᱠᱚ ᱱᱩᱠᱤᱱ ᱵᱚᱸᱜᱟ ᱵᱩᱨᱩ ᱥᱟᱵ ᱠᱟᱛᱮ ᱜᱮ ᱫᱤᱥᱚᱢ ᱠᱚ ᱵᱮᱱᱟᱣ ᱞᱮᱭᱟ ᱚᱲᱟᱜ ᱫᱩᱣᱟᱹᱨ ᱠᱚ ᱵᱮᱱᱟᱣ ᱠᱟᱜ ᱟᱭᱳ ᱵᱟᱵᱟ ᱛᱮᱠᱚ ᱥᱮᱫᱟᱭ ᱱᱚᱣᱟ ᱵᱤᱨ ᱵᱩᱨᱩ ᱨᱮᱱᱟᱜ ᱨᱟᱱ ᱡᱚ ᱨᱟᱱ ᱢᱩᱨᱜᱟᱹ ᱡᱚᱢ ᱠᱟᱛᱮ ᱜᱮ ᱵᱮᱥ ᱠᱚ ᱛᱟᱦᱮᱸ ᱠᱟᱱᱟ ᱠᱤᱱᱛᱩ ᱱᱮᱛᱟᱨ ᱡᱟᱦᱟᱸ ᱞᱮᱠᱟ ᱯᱨᱚᱠᱟᱨ ᱠᱚ ᱫᱚᱨᱚᱢ ᱟᱠᱟᱱ ᱜᱮᱭᱟ ᱵᱟᱝ ᱢᱮᱱᱛᱮ ᱫᱚ ᱵᱟᱝᱟ ᱠᱤᱱᱛᱩ ᱥᱮᱫᱟᱭ ᱫᱚ ᱟᱭᱳ ᱵᱟᱵᱟ ᱛᱟᱠᱚ ᱫᱚ ᱪᱮᱫ ᱫᱚᱨᱚᱢ ᱦᱚᱸ ᱵᱟᱠᱚ ᱧᱮᱞ ᱞᱮᱫᱼᱟ ᱡᱩᱢ ᱫᱩ ᱵᱟᱝ ᱠᱟᱱ ᱱᱚᱣᱟ ᱨᱮ ᱠᱩᱞᱤ ᱠᱚᱵᱤᱱ ᱜᱚᱲᱚᱢ ᱵᱟᱵᱟ ᱛᱟᱠᱚ ᱢᱮᱱᱟᱜ ᱠᱚᱜᱮᱭᱟ ᱫᱚᱨᱚᱢ ᱟᱨ ᱫᱚᱨᱚᱢ ᱫᱚ ᱪᱮᱫ ᱦᱚᱸ ᱵᱟᱭ ᱛᱟᱦᱮᱸ ᱠᱟᱱᱟ ᱠᱷᱟᱹᱞᱤ ᱱᱩᱭ ᱫᱚᱨᱚᱢ ᱜᱩᱨᱩ ᱥᱤᱫ ᱜᱩᱨᱩ ᱥᱤᱫᱮ ᱜᱩᱨᱩ ᱜᱮᱠᱚ ᱛᱟᱦᱮᱸ ᱠᱟᱱᱟ ᱱᱩᱠᱩ ᱠᱟᱹᱢᱨᱩ ᱜᱩᱨᱩ ᱪᱟᱹᱢᱨᱩ ᱜᱩᱨᱩ ᱜᱮᱠᱚ ᱛᱟᱦᱮᱸ ᱠᱟᱱᱟ ᱟᱨ ᱚᱱᱠᱟ ᱦᱤᱥᱟᱹᱵ ᱛᱮ ᱟᱭᱳ ᱵᱟᱵᱟ ᱛᱟᱠᱚ ᱦᱟᱥᱟ ᱞᱮ ᱥᱤᱭᱟ ᱟᱭᱳ ᱵᱟᱵᱟ ᱛᱤᱠᱤᱱᱟᱜ ᱯᱟᱹᱨᱤᱥ ᱨᱮ ᱢᱮᱱᱟᱜ ᱞᱤᱧᱟ ᱯᱟᱹᱨᱤᱥ ᱫᱚ ᱵᱟᱹᱞᱤᱧ ᱵᱚᱫᱚᱞ ᱫᱟᱲᱮᱭᱟᱜᱼᱟ ᱟᱭᱳ ᱵᱟᱵᱟ ᱛᱤᱠᱤᱱᱟᱜ ᱦᱟᱥᱟ ᱞᱤᱧ ᱥᱤᱭᱟ ᱚᱲᱟᱜ ᱨᱮ ᱢᱮᱱᱟᱜ ᱞᱤᱧᱟ ᱟᱹᱠᱤᱱᱟᱜ ᱡᱟᱭᱜᱟ ᱨᱮ ᱛᱚᱵᱮ ᱠᱷᱟᱱ ᱟᱹᱠᱤᱱᱟᱜ ᱯᱟᱹᱨᱤᱥ ᱦᱚᱸ ᱵᱟᱹᱞᱤᱧ ᱵᱟᱹᱜᱤ ᱫᱟᱲᱮᱭᱟᱜ ᱟᱹᱠᱤᱱᱟᱜ ᱨᱟᱡᱽᱱᱤᱛᱤ ᱦᱚᱸ ᱵᱟᱹᱞᱤᱧ ᱵᱟᱹᱜᱤ ᱥᱟᱱᱟᱢ ᱧᱮᱧᱮᱞᱤᱭᱟᱹ ᱵᱚᱭᱦᱟ ᱢᱤᱥᱤ ᱠᱚ ᱛᱮᱦᱮᱧ ᱯᱮ ᱧᱮᱞ ᱠᱮᱜᱼᱟ ᱟᱨ ᱯᱮ ᱟᱸᱡᱚᱢ ᱠᱮᱜᱼᱟ ᱛᱮᱦᱮᱧ ᱱᱩᱝᱠᱤᱱ ᱱᱚᱝᱠᱟᱱ ᱠᱟᱛᱷᱟ ᱠᱤᱱ ᱢᱮᱱ ᱠᱮᱜᱼᱟ ᱛᱮᱛᱟᱝ ᱵᱮᱲᱟ ᱨᱮ ᱱᱚᱝᱠᱟᱱ ᱠᱟᱛᱷᱟᱢ ᱟᱸᱡᱚᱢ ᱞᱮᱠᱷᱟᱱ ᱛᱮᱛᱟᱝ ᱡᱤᱣᱤ ᱦᱚᱸ ᱢᱟᱛᱚ ᱜᱚᱫᱚᱜ ᱞᱮᱠᱟᱢ ᱵᱩᱡᱷᱟᱹᱣᱟ ᱛᱮᱦᱮᱧ ᱟᱹᱠᱤᱱᱟᱜ ᱢᱮᱱ ᱞᱮᱠᱟᱛᱮ ᱟᱹᱜᱤᱞ ᱦᱟᱯᱲᱟᱢ ᱠᱚᱣᱟᱜ ᱚᱛ ᱦᱟᱥᱟ ᱵᱟᱝᱢᱟ ᱦᱟᱥᱟ ᱞᱤᱧ ᱪᱟᱥ ᱮᱫ ᱠᱷᱟᱱ ᱟᱹᱜᱤᱞ ᱦᱟᱯᱲᱟᱢ ᱠᱚᱣᱟᱜ ᱨᱟᱡᱽᱱᱤᱛᱤ ᱦᱚᱸᱞᱤᱧ ᱢᱟᱱᱟᱣ ᱜᱮᱭᱟ ᱟᱹᱜᱤᱞ ᱦᱟᱯᱲᱟᱢ ᱠᱚᱣᱟᱜ ᱨᱟᱡᱽᱱᱤᱛᱤ ᱫᱚ ᱡᱤᱣᱤ ᱪᱟᱞᱟᱜ ᱨᱮᱦᱚᱸ ᱵᱟᱹᱞᱤᱧ ᱵᱟᱹᱜᱤᱭᱟ ᱟᱨ ᱟᱹᱜᱤᱞ ᱦᱟᱯᱲᱟᱢ ᱠᱚᱣᱟᱜ ᱨᱟᱭᱱᱤᱛ ᱡᱩᱫᱤ ᱟᱹᱞᱤᱧ ᱞᱤᱧ ᱵᱟᱹᱜᱤᱭᱟ ᱮᱱᱠᱷᱟᱱ ᱟᱠᱚᱣᱟᱜ ᱚᱛ ᱦᱟᱥᱟ ᱚᱲᱟᱜ ᱫᱩᱣᱟᱹᱨ ᱦᱚᱸ ᱟᱹᱞᱤᱧ ᱞᱤᱧ ᱵᱟᱹᱜᱤᱭᱟᱜᱼᱟ ᱱᱚᱣᱟ ᱠᱟᱛᱷᱟ ᱦᱚᱸ ᱠᱤᱱ ᱢᱮᱱ ᱦᱚᱪᱚ ᱟᱠᱟᱫᱼᱟ ᱟᱹᱰᱤ ᱡᱚᱛᱷᱟᱛ ᱠᱟᱛᱷᱟ ᱠᱤᱱ ᱢᱮᱱ ᱠᱮᱫᱼᱟ ᱛᱮᱦᱮᱧ ᱱᱚᱝᱠᱟᱱ ᱦᱚᱲ ᱫᱚ ᱱᱚᱣᱟ ᱫᱷᱟᱹᱨᱛᱤ ᱨᱮ ᱟᱹᱰᱤ ᱠᱚᱢ ᱠᱚ ᱧᱮᱞᱚᱜ ᱠᱟᱱᱟ ᱚᱱᱟᱛᱮ ᱛᱮᱦᱮᱧ ᱟᱵᱚ ᱥᱟᱱᱛᱟᱲ ᱥᱚᱢᱟᱡᱽ ᱫᱚ ᱟᱹᱰᱤ ᱜᱟᱱ ᱞᱟᱛᱟᱨ ᱨᱮ ᱢᱮᱱᱟᱜᱼᱟ ᱟᱨ ᱠᱤ ᱟᱵᱚ ᱞᱟᱲᱠᱟ ᱥᱚᱢᱟᱡᱽ ᱦᱚᱸ ᱟᱹᱰᱤ ᱜᱟᱱ ᱞᱟᱛᱟᱨ ᱨᱮ ᱢᱮᱱᱟᱜᱼᱟ ᱛᱮᱦᱮᱧ ᱱᱩᱠᱤᱱ ᱱᱩᱠᱤᱱ ᱞᱮᱠᱟᱱ ᱦᱚᱲ ᱡᱩᱫᱤ ᱱᱚᱣᱟ ᱫᱷᱟᱹᱨᱛᱤ ᱨᱮ ᱦᱩᱱᱟᱹᱝ ᱠᱚ ᱛᱟᱦᱮᱸ ᱠᱚᱜᱼᱟ ᱮᱱᱠᱷᱟᱱ ᱟᱵᱚ ᱫᱚ ᱱᱩᱱᱟᱹᱜ ᱞᱟᱛᱟᱨ ᱫᱚ ᱵᱟᱝ ᱵᱚᱱ ᱛᱟᱦᱮᱸ ᱠᱚᱜᱼᱟ ᱟᱵᱚᱣᱟᱜ ᱯᱚᱨᱚᱵᱽ ᱯᱩᱱᱟᱹᱭ ᱦᱚᱸ ᱦᱩᱱᱟᱹᱝ ᱟᱵᱚ ᱦᱟᱸᱰᱮ ᱱᱷᱟᱰᱮ ᱫᱚ ᱵᱟᱝ ᱵᱚᱱ ᱢᱟᱱᱟᱣ ᱵᱟᱛᱟᱣ ᱠᱮᱭᱟ ᱛᱚ ᱫᱮᱞᱟ ᱵᱚᱱ ᱛᱚᱵᱮ ᱟᱨᱦᱚᱸ ᱠᱤᱪᱷᱩ ᱱᱩᱠᱤᱱᱟᱜ ᱢᱚᱪᱟ ᱠᱷᱚᱱ ᱟᱨᱦᱚᱸ ᱵᱚᱱ ᱵᱟᱰᱟᱭ ᱧᱚᱜᱟ ᱟᱪᱪᱷᱟ ᱡᱳ ᱱᱚᱣᱟ ᱟᱵᱚ ᱫᱟᱸᱥᱟᱭ ᱮᱱᱮᱡ ᱡᱟᱦᱟᱸ ᱵᱤᱱ ᱢᱮᱱ ᱠᱮᱜᱼᱟ ᱛᱚ ᱱᱚᱣᱟ ᱫᱟᱸᱥᱟᱭ ᱮᱱᱮᱡ ᱫᱚ ᱟᱵᱚ ᱚᱠᱟ ᱪᱟᱸᱫᱳ ᱡᱚᱦᱚᱜ ᱵᱚᱱ ᱦᱤᱡᱩᱜ ᱠᱟᱱᱟ ᱟᱹᱛᱩ ᱟᱹᱛᱩ ᱵᱚ ᱫᱟᱬᱟᱱ ᱠᱟᱱᱟ ᱚᱱᱟ ᱠᱟᱹᱴᱤᱡ ᱵᱮᱱ ᱟᱸᱡᱚᱢ ᱟᱵᱚᱱᱟ ᱱᱚᱣᱟ ᱫᱚ ᱟᱵᱚ ᱥᱟᱱᱛᱟᱲ ᱞᱟᱲᱠᱟ ᱵᱟᱨᱭᱟ ᱟᱹᱛᱩ ᱨᱮᱱ ᱪᱮ ᱵᱟᱨᱭᱟ ᱡᱟᱹᱛᱤ ᱜᱮᱠᱤᱱ ᱢᱮᱱᱟ ᱡᱮ ᱢᱩᱞᱩᱜ ᱢᱚᱬᱮ ᱢᱟ ᱫᱟᱸᱥᱟᱭ ᱵᱚᱸᱜᱟ ᱨᱮᱫᱚ ᱫᱟᱸᱥᱟᱭ ᱠᱚᱫᱚ ᱠᱚ ᱚᱰᱚᱠᱚᱜ ᱜᱮᱭᱟ ᱢᱩᱞᱩᱜ ᱢᱚᱬᱮ ᱢᱟᱦᱟ ᱫᱟᱸᱥᱟᱭ ᱵᱚᱸᱜᱟ ᱫᱟᱸᱥᱟᱭ ᱵᱚᱸᱜᱟ ᱢᱩᱞᱩᱜ ᱢᱚᱬᱮ ᱢᱟ ᱫᱟᱸᱥᱟᱭ ᱵᱚᱸᱜᱟ ᱨᱮᱫᱚ ᱫᱟᱸᱥᱟᱭ ᱫᱚᱠᱚ ᱚᱰᱚᱠᱚᱜ ᱜᱮᱭᱟ ᱟᱨ ᱥᱮᱫᱟᱭ ᱠᱷᱚᱱ ᱛᱟᱵᱚ ᱱᱚᱣᱟ ᱢᱩᱞᱩᱜ ᱢᱚᱬᱮ ᱢᱟᱦᱟ ᱨᱮ ᱚᱠᱚᱭ ᱫᱟᱸᱥᱟᱭᱟ ᱩᱱᱤ ᱫᱚᱠᱚ ᱢᱮᱛᱟᱭ ᱠᱟᱱᱟ ᱟᱵᱚᱭᱤᱡ ᱱᱚᱣᱟ ᱥᱟᱱᱛᱟᱲ ᱞᱟᱲᱠᱟ ᱨᱤᱱᱤᱡ ᱫᱟᱸᱥᱟᱭ ᱨᱤᱱᱤᱡ ᱱᱚᱣᱟ ᱡᱟᱦᱟᱸ ᱫᱷᱚᱨᱚᱢ ᱜᱩᱨᱩ ᱥᱤᱫ ᱜᱩᱨᱩ ᱥᱤᱫᱮ ᱜᱩᱨᱩ ᱨᱤᱱᱤᱡ ᱩᱱᱤ ᱫᱚ ᱜᱩᱨᱩ ᱠᱟᱱ ᱜᱮᱭᱟᱭ ᱡᱩᱫᱤ ᱚᱱᱟ ᱫᱟᱸᱥᱟᱭ ᱵᱚᱸᱜᱟ ᱢᱩᱞᱩᱜ ᱢᱚᱬᱮ ᱢᱟ ᱟᱹᱣᱨᱤ ᱥᱮᱴᱮᱨᱚᱜ ᱚᱠᱚᱭ ᱫᱟᱸᱥᱟᱭᱟ ᱩᱱᱤ ᱫᱚ ᱧᱩ ᱵᱩᱞ ᱛᱮ ᱫᱟᱸᱥᱟᱭ ᱠᱟᱱᱟ ᱢᱮᱱᱛᱮ ᱠᱚ ᱵᱷᱟᱹᱵᱤᱭᱮᱭᱟ ᱟᱪᱪᱷᱟ ᱟᱪᱪᱷᱟ ᱧᱩ ᱵᱩᱞ ᱛᱮ ᱟᱪᱪᱷᱟ ᱟᱪᱪᱷᱟ ᱟᱵᱚ ᱫᱚ ᱯᱚᱨᱚᱢᱯᱚᱨᱟ ᱨᱮ ᱡᱩᱫᱤ ᱥᱮᱫᱟᱭ ᱠᱷᱚᱱ ᱢᱮᱱᱟᱜᱼᱟ ᱵᱩᱲᱤ ᱢᱟᱱᱮ ᱵᱩᱰᱤ ᱠᱷᱚᱱ ᱦᱟᱲᱟᱢ ᱠᱷᱚᱱ ᱜᱚᱲᱚᱢ ᱦᱟᱲᱟᱢ ᱠᱷᱚᱱ ᱡᱮᱛᱮ ᱢᱟᱱᱮ ᱞᱮᱠᱷᱟ ᱟᱠᱟᱫ ᱞᱮᱠᱟ ᱛᱟᱵᱚᱱ ᱪᱟᱸᱫᱚ ᱫᱚ ᱢᱮᱱᱟᱭᱟ ᱦᱚᱲ ᱵᱚᱨᱚᱝ ᱵᱚ ᱵᱷᱩᱞᱟ ᱪᱟᱸᱫᱚ ᱫᱚ ᱵᱟᱭ ᱵᱷᱩᱞᱟ ᱠᱤᱱᱛᱩ ᱚᱱᱠᱟ ᱦᱤᱥᱟᱹᱵ ᱛᱮ ᱢᱩᱞᱩᱜ ᱢᱚᱬᱮ ᱢᱟᱦᱟ ᱫᱚ ᱡᱩᱫᱤ ᱩᱱᱤ ᱯᱨᱚᱠᱩᱛ ᱨᱮ ᱜᱩᱨᱩ ᱠᱟᱱᱟᱭ ᱮᱱᱠᱷᱟᱱ ᱩᱱᱤ ᱫᱚ ᱚᱱᱟ ᱪᱟᱸᱫᱚ ᱚᱱᱟ ᱢᱟᱥ ᱫᱚᱭ ᱧᱮᱞ ᱢᱟᱱᱮ ᱢᱮᱫ ᱨᱮ ᱧᱮᱞ ᱧᱟᱢ ᱞᱮᱠᱟ ᱥᱤᱢ ᱵᱩᱨᱥᱤ ᱨᱮ ᱵᱤᱞᱤ ᱨᱮ ᱢᱟᱱᱮ ᱵᱩᱨᱥᱤ ᱨᱮ ᱚᱵᱚᱨ ᱟᱠᱟᱫ ᱞᱮᱠᱟ ᱜᱮ ᱚᱱᱟ ᱫᱚ ᱦᱤᱥᱟᱹᱵ ᱫᱚᱦᱚ ᱠᱟᱜᱼᱟᱭ ᱟᱡᱟᱜ ᱠᱚᱞᱮ ᱨᱮᱜᱮ ᱟᱪᱪᱷᱟ ᱟᱪᱪᱷᱟ ᱢᱩᱞᱩᱜ ᱢᱚᱬᱮ ᱢᱟ ᱦᱩᱭᱮᱱᱟ ᱢᱟᱱᱮ ᱫᱚ ᱫᱟᱥᱟᱭ ᱠᱚᱠᱚ ᱚᱰᱚᱠᱚᱜ ᱜᱮᱭᱟ ᱟᱨ ᱫᱤᱥᱚᱢ ᱫᱤᱥᱚᱢ ᱠᱚ ᱫᱟᱬᱟᱱ ᱜᱮᱭᱟ ᱱᱚᱣᱟ ᱡᱟᱹᱛᱤ ᱫᱚ ᱵᱟᱨᱭᱟ ᱥᱟᱱᱛᱟᱲ ᱟᱨ ᱞᱟᱲᱠᱟ ᱛᱮᱜᱮ ᱱᱩᱭ ᱵᱚᱸᱜᱟ ᱫᱚ ᱥᱮᱛᱟ ᱞᱮᱠᱟ ᱠᱤᱱ ᱟᱹᱭᱩᱨ ᱟᱹᱜᱩ ᱞᱮᱫᱮᱭᱟ ᱪᱮ ᱵᱟᱝᱠᱷᱟᱱ ᱨᱟᱹᱱᱤ ᱢᱩᱱᱤ ᱵᱚᱸᱜᱟ ᱠᱩᱲᱤ ᱞᱮᱠᱟ ᱠᱤᱱ ᱥᱩᱛᱩᱜ ᱟᱹᱜᱩ ᱟᱠᱟᱫᱮᱭᱟ ᱮᱱᱠᱷᱟᱱ ᱱᱤᱛᱚᱜ ᱡᱤᱥᱩ ᱠᱟᱱᱟ ᱠᱚ ᱠᱷᱨᱤᱥᱴᱤᱫᱟᱱ ᱠᱟᱱᱟ ᱠᱚ ᱡᱟᱹᱰᱤ ᱫᱷᱚᱨᱚᱢ ᱜᱚᱡᱚᱵᱟᱭᱤᱱᱤ ᱵᱟᱱᱟ ᱴᱷᱟᱠᱩᱨ ᱟᱹᱰᱤ ᱡᱟᱵᱚᱛᱤᱭᱚ ᱫᱷᱚᱨᱚᱢ ᱠᱚ ᱤᱫᱤ ᱟᱠᱟᱫ ᱨᱮᱦᱚᱸ ᱜᱮ ᱟᱞᱮ ᱢᱚᱱᱮ ᱢᱤᱫᱴᱟᱝ ᱞᱮ ᱠᱮᱴᱮᱡ ᱟᱠᱟᱫ ᱫᱷᱚᱨᱚᱢ ᱫᱚ ᱚᱠᱚᱭ ᱵᱟᱭ ᱜᱩᱡᱩᱜᱼᱟ ᱡᱮᱛᱮ ᱦᱚᱲ ᱜᱮᱠᱚ ᱜᱩᱡᱩᱜᱼᱟ ᱡᱚᱱᱢᱚ ᱟᱠᱟᱱᱟ ᱢᱟᱱᱮ ᱱᱚᱣᱟ ᱫᱷᱚᱨᱚᱢ ᱛᱮᱨᱮ ᱜᱩᱡᱩᱜᱼᱟ ᱦᱟᱱᱟ ᱫᱷᱚᱨᱚᱢ ᱛᱮᱨᱮ ᱜᱩᱡᱩᱜᱼᱟ ᱜᱩᱡᱩᱜ ᱠᱟᱱ ᱢᱟᱵᱚᱱ ᱱᱚᱝᱠᱟ ᱛᱮᱨᱮ ᱵᱚ ᱜᱩᱡᱩᱜᱼᱟ ᱚᱱᱟ ᱦᱤᱥᱟᱹᱵ ᱛᱮ ᱱᱚᱣᱟ ᱫᱷᱚᱨᱚᱢ ᱟᱞᱮ ᱪᱮᱥᱴᱟ ᱟᱠᱟᱫ ᱜᱮᱭᱟᱞᱮ ᱫᱮ ᱦᱚᱲ ᱠᱚ ᱟᱛᱨᱟ ᱫᱷᱟᱹᱨᱤᱡ ᱠᱚ ᱟᱹᱜᱩ ᱟᱠᱟᱫ ᱵᱚᱱᱟ ᱥᱟᱱᱛᱟᱲ ᱦᱚᱸᱠᱚ ᱦᱮᱡ ᱞᱮᱱ ᱜᱮᱭᱟ ᱱᱚᱣᱟ ᱫᱟᱸᱥᱟᱭ ᱫᱚ ᱞᱟᱲᱠᱟᱣ ᱠᱤᱱ ᱦᱮᱡ ᱞᱮᱱ ᱜᱮᱭᱟ ᱫᱟᱥᱟᱸᱭ ᱫᱚ ᱠᱤᱱᱛᱩ ᱯᱮᱬᱮ ᱟᱨ ᱢᱟᱦᱟᱞᱮ ᱟᱨ ᱡᱟᱦᱟᱸ ᱱᱩᱠᱩ ᱪᱷᱟᱹᱛᱤᱠ ᱡᱟᱹᱛᱤ ᱫᱚ ᱱᱚᱣᱟ ᱨᱮᱫᱚ ᱵᱟᱹᱱᱩᱜ ᱠᱚᱣᱟ ᱠᱤᱱᱛᱩ ᱟᱵᱚ ᱥᱟᱱᱛᱟᱲ ᱞᱟᱲ ᱠᱟᱛᱮ ᱜᱮ ᱟᱹᱞᱤᱧ ᱛᱮᱦᱮᱧ ᱡᱟᱦᱟᱸ ᱞᱤᱧ ᱢᱮᱱ ᱠᱮᱜᱼᱟ ᱫᱤᱥᱚᱢ ᱨᱮᱱ ᱦᱚᱲ ᱫᱟᱹᱭ ᱢᱟᱹᱭ ᱟᱨ ᱡᱟᱦᱟᱸ ᱧᱮᱧᱮᱞᱤᱭᱟᱹ ᱠᱚ ᱛᱟᱵᱚ ᱟᱹᱲᱤᱥᱚᱜ ᱨᱮᱦᱚᱸ ᱯᱮ ᱟᱹᱞᱤᱧ ᱡᱟᱦᱟᱸ ᱞᱤᱧ ᱢᱮᱱ ᱠᱮᱫ ᱠᱟᱛᱷᱟ ᱫᱚ ᱥᱮᱫᱟᱭᱟᱜ ᱟᱭᱳ ᱵᱟᱵᱟ ᱦᱟᱥᱟ ᱞᱤᱧ ᱥᱤ ᱟᱠᱟᱫ ᱢᱟᱱᱮ ᱫᱚ ᱟᱹᱠᱤᱱᱟᱜ ᱯᱟᱹᱨᱤᱥ ᱵᱟᱹᱧ ᱵᱚᱫᱚᱞᱟ ᱟᱹᱠᱤᱱ ᱡᱟᱦᱟᱸ ᱠᱤᱱ ᱟᱹᱥᱩᱞ ᱟᱠᱟᱫᱮᱭᱟ ᱥᱤᱢ ᱢᱮᱨᱚᱢ ᱵᱟᱹᱞᱤᱧ ᱵᱟᱹᱜᱤᱭᱟ ᱟᱹᱠᱤᱱᱟᱜ ᱡᱟᱦᱟᱸ ᱠᱤᱱ ᱢᱮᱱᱟ ᱚᱱᱟ ᱨᱮᱧ ᱛᱤᱸᱜᱩᱱᱟ ᱵᱟᱵᱟ ᱛᱤᱠᱤᱱ ᱜᱚᱡ ᱮᱱᱟ ᱢᱮᱱᱛᱮ ᱱᱚᱣᱟ ᱫᱚ ᱟᱛᱨᱟ ᱨᱮᱫᱚ ᱵᱟᱹᱧ ᱵᱟᱹᱜᱤᱭᱟ ᱟᱹᱞᱤᱧ ᱤᱱᱟᱹᱜ ᱜᱮ ᱫᱮᱥ ᱯᱟᱥᱴᱟ ᱠᱷᱚᱱ ᱛᱮ ᱡᱟᱦᱟᱸ ᱜᱮ ᱟᱵᱚ ᱱᱚᱣᱟ ᱢᱟᱹᱱᱢᱤ ᱯᱟᱥᱴᱟ ᱠᱷᱚᱱ ᱥᱟᱱᱛᱟᱲ ᱟᱲᱠᱟ ᱯᱟᱥᱴᱟ ᱠᱷᱚᱱ ᱟᱹᱞᱤᱧ ᱤᱱᱟᱹᱜ ᱜᱮ ᱨᱚᱲ ᱟᱨ ᱡᱚᱦᱟᱨ ᱜᱮ ᱛᱚ ᱥᱟᱱᱟᱢ ᱜᱟᱛᱮ ᱠᱚᱜᱮ ᱱᱚᱣᱟ ᱵᱷᱤᱰᱤᱭᱳ ᱯᱮ ᱧᱮᱞ ᱠᱮᱜᱼᱟ ᱟᱨ ᱯᱮ ᱟᱸᱡᱚᱢ ᱠᱮᱜᱼᱟ ᱪᱮᱫ ᱞᱮᱠᱟ ᱯᱮ ᱵᱩᱡᱷᱟᱹᱣ ᱠᱮᱜᱼᱟ ᱱᱤᱦᱟᱹᱛᱤ ᱠᱚᱢᱮᱱᱴ ᱠᱟᱛᱮ ᱯᱮ ᱵᱟᱲᱟᱭ ᱦᱚᱪᱚᱭᱤᱧᱟ ᱡᱩᱫᱤ ᱱᱚᱣᱟ ᱵᱷᱤᱰᱤᱭᱳ ᱯᱮ ᱠᱩᱥᱤᱭᱟᱠᱟᱫᱼᱟ ᱮᱱᱠᱷᱟᱱ ᱢᱤᱢᱤᱫᱴᱤᱡ ᱞᱟᱭᱤᱠ ᱯᱮ ᱛᱟᱵᱚᱱ ᱟᱨ ᱰᱷᱮᱨ ᱫᱷᱟᱨᱟ ᱜᱟᱛᱮ ᱠᱚ ᱴᱷᱮᱱ ᱛᱟᱵᱚᱱ ᱥᱮᱭᱟᱨ ᱯᱮ ᱟᱨ ᱡᱟᱦᱟᱸᱭ ᱜᱮ ᱡᱩᱫᱤ ᱱᱚᱣᱟ ᱪᱮᱱᱮᱞ ᱛᱮ ᱱᱟᱣᱟ ᱜᱮᱯᱮ ᱦᱮᱡ ᱟᱠᱟᱱᱟ ᱮᱱᱠᱷᱟᱱ ᱱᱚᱣᱟ ᱪᱮᱱᱮᱞ ᱛᱟᱵᱚᱱ ᱥᱟᱵᱥᱠᱨᱟᱭᱤᱵᱽ ᱠᱟᱜ ᱯᱮ ᱢᱟ ᱛᱚᱵᱮ ᱜᱟᱛᱮ ᱠᱚ ᱛᱮᱦᱮᱧᱟᱜ ᱵᱷᱤᱰᱤᱭᱳ ᱫᱚ ᱱᱚᱰᱮ ᱜᱤᱧ ᱫᱚᱦᱚᱭᱮᱜᱼᱟ ᱟᱨᱦᱚᱸ ᱱᱚᱝᱠᱟ ᱜᱮ ᱱᱟᱣᱟ ᱱᱟᱣᱟ ᱵᱷᱤᱰᱤᱭᱳ ᱟᱹᱜᱩ ᱠᱟᱛᱮ ᱦᱤᱡᱩᱜᱼᱟ ᱚᱱᱟ ᱞᱟᱹᱜᱤᱫ ᱱᱚᱣᱟ ᱪᱮᱱᱮᱞ ᱛᱟᱵᱚᱱ ᱥᱚᱵᱥᱠᱨᱟᱭᱤᱵᱽ ᱫᱚᱦᱚ ᱠᱟᱜ ᱯᱮ ᱢᱟ ᱛᱚᱵᱮ ᱜᱟᱛᱮ ᱠᱚ ᱡᱚᱛᱚ ᱠᱚᱜᱮ ᱤᱧ ᱯᱟᱦᱴᱟ ᱥᱮᱫ ᱠᱷᱚᱱ ᱟᱹᱰᱤ ᱟᱹᱰᱤ ᱡᱚᱦᱟᱨ